ᱦᱮᱞᱳ ᱥᱟᱱᱟᱢ ᱠᱚ ᱡᱚᱦᱟᱨ ᱜᱮ ᱤᱧ ᱜᱮ ᱥᱩᱱᱤᱞ ᱥᱚᱨᱮᱱ ᱟᱨ ᱱᱚᱣᱟ ᱫᱤ ᱥᱩᱱᱤᱞ ᱥᱚᱨᱮᱱ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱨ ᱢᱳᱥᱴ ᱣᱮᱞᱠᱟᱢ ᱢᱮᱱᱟᱜᱼᱟ ᱛᱮᱦᱮᱧ ᱵᱤᱥᱮᱥ ᱵᱚᱱ ᱜᱟᱞᱢᱟᱨᱟᱣᱟ ᱛᱮᱦᱮᱧ ᱡᱟᱦᱟᱸᱴᱟᱜ ᱠᱚᱱᱴᱨᱳᱵᱷᱟᱨᱥᱤ ᱨᱟᱠᱟᱵ ᱠᱟᱱᱟ ᱪᱤᱠᱤ ᱵᱟᱵᱚᱫ ᱨᱮ ᱟᱨ ᱱᱚᱣᱟ ᱨᱮ ᱟᱹᱰᱤ ᱩᱛᱟᱹᱨ ᱫᱷᱚᱨᱚᱢ ᱠᱚᱨᱮᱱᱟᱜ ᱨᱚᱲ ᱨᱟᱠᱟᱵ ᱠᱟᱱᱟ ᱟᱨ ᱟᱹᱰᱤ ᱩᱛᱟᱹᱨ ᱦᱚᱲ ᱛᱮᱦᱮᱧ ᱡᱮᱥᱮ ᱯᱟᱹᱦᱤᱞ ᱢᱟᱪᱷᱟ ᱛᱮᱵᱚᱱ ᱟᱸᱡᱚᱢ ᱞᱮᱫᱟ ᱢᱮᱨᱤ ᱦᱟᱸᱥᱫᱟ ᱢᱤᱫᱴᱮᱱ ᱥᱮᱨᱮᱧᱮ ᱥᱮᱨᱮᱧ ᱞᱮᱫᱟ ᱢᱟᱨᱟᱝ ᱵᱩᱨᱩ ᱥᱮᱛᱟᱱ ᱠᱟᱱᱟᱭ ᱢᱮᱱᱛᱮ ᱟᱨ ᱩᱱᱤ ᱠᱚ ᱠᱮᱥ ᱟᱫᱮᱭᱟ ᱟᱨ ᱮᱯᱷ ᱟᱭ ᱟᱨ ᱦᱩᱭ ᱠᱟᱛᱮᱫ ᱩᱱᱤ ᱡᱮᱹᱞ ᱦᱚᱸᱠᱚ ᱡᱮᱹᱞ ᱠᱮᱫᱮᱭᱟ ᱚᱱᱠᱟ ᱜᱮ ᱛᱮᱦᱮᱧ ᱟᱹᱰᱤ ᱫᱤᱱ ᱵᱟᱫᱽ ᱨᱮ ᱥᱴᱤᱯᱷᱟᱱ ᱴᱩᱰᱩ ᱡᱟᱦᱟᱸᱭ ᱫᱚ ᱱᱟᱢ ᱰᱟᱠ ᱥᱤᱝᱜᱟᱨ ᱠᱟᱱᱟᱭ ᱟᱵᱚ ᱥᱟᱱᱛᱟᱲ ᱯᱟᱨᱜᱟᱱᱟ ᱨᱮᱱ ᱩᱱᱤ ᱨᱮᱱ ᱵᱟᱹᱦᱩ ᱟᱯᱥᱨᱟ ᱢᱤᱫ ᱵᱟᱯᱞᱟ ᱨᱮ ᱚᱱᱠᱟᱱᱟᱜ ᱮ ᱥᱮᱨᱮᱧ ᱠᱮᱫᱟ ᱡᱟᱦᱟᱸ ᱫᱚ ᱢᱮᱨᱤ ᱦᱟᱸᱥᱫᱟᱭ ᱥᱮᱨᱮᱧ ᱞᱮᱫᱟ ᱱᱚᱣᱟ ᱥᱮᱨᱮᱧ ᱮ ᱥᱮᱨᱮᱧ ᱫᱚᱦᱲᱟ ᱠᱮᱫᱟ ᱟᱨ ᱵᱟᱝ ᱫᱚ ᱵᱟᱰᱟᱭ ᱛᱮ ᱵᱟᱝ ᱫᱚ ᱵᱤᱱ ᱵᱟᱰᱟᱭ ᱛᱮ ᱱᱚᱣᱟ ᱫᱚ ᱚᱦᱚ ᱵᱚᱱ ᱢᱮᱱ ᱠᱮᱭᱟ ᱤᱧ ᱦᱚᱸ ᱩᱱᱤ ᱵᱤᱨᱩᱫᱽ ᱨᱮ ᱢᱤᱫ ᱵᱟᱨ ᱵᱷᱤᱰᱭᱳᱧ ᱵᱮᱱᱟᱣ ᱠᱟᱫᱟ ᱟᱨ ᱚᱱᱟ ᱫᱚ ᱱᱚᱣᱟ ᱤᱭᱟᱹ ᱛᱮᱜᱮ ᱛᱤᱱᱟᱹᱜ ᱟᱵᱚ ᱢᱟᱹᱥᱤ ᱦᱚᱲ ᱠᱚ ᱥᱮ ᱤᱥᱟᱹᱭ ᱦᱚᱲ ᱠᱚ ᱱᱚᱝᱠᱟᱱᱟᱜ ᱵᱚᱱ ᱠᱟᱹᱢᱤᱭᱮᱫ ᱠᱟᱱᱟ ᱛᱷᱚᱲᱟ ᱦᱩᱫᱤᱥ ᱵᱤᱪᱟᱹᱨ ᱠᱟᱛᱮᱫ ᱵᱚᱱ ᱠᱟᱹᱢᱤᱭᱟ ᱟᱨ ᱤᱧ ᱱᱤᱭᱟᱹ ᱜᱮ ᱤᱧᱟᱹᱜ ᱱᱮᱦᱚᱨ ᱟᱯᱮ ᱴᱷᱮᱱ ᱛᱤᱱᱟᱹᱜ ᱤᱥᱟᱹᱭ ᱤᱭᱩᱴᱩᱵᱟᱨ ᱠᱚ ᱢᱮᱱᱟᱜ ᱯᱮᱭᱟ ᱤᱥᱟᱹᱭ ᱠᱚᱲᱟ ᱠᱟᱱᱟ ᱯᱮ ᱥᱮ ᱤᱥᱟᱹᱭ ᱠᱩᱲᱤ ᱠᱟᱱᱟ ᱯᱮ ᱛᱤᱱᱟᱹᱜ ᱤᱭᱩᱴᱩᱵᱟᱨ ᱠᱟᱱᱟ ᱯᱮ ᱫᱟᱭᱟ ᱠᱟᱛᱮᱫ ᱚᱱᱠᱟᱱ ᱵᱷᱩᱞ ᱟᱞᱚᱯᱮ ᱠᱟᱹᱢᱤᱭᱟ ᱵᱷᱤᱰᱤᱭᱳ ᱨᱮ ᱢᱚᱡᱟᱜ ᱨᱚᱲ ᱯᱮ ᱵᱟᱹᱲᱤᱡ ᱵᱟᱹᱲᱤᱡ ᱟᱜ ᱟᱞᱚᱯᱮ ᱨᱚᱲᱟ ᱡᱟᱦᱟᱸ ᱫᱚ ᱵᱟᱝ ᱜᱟᱱᱚᱜᱼᱟ ᱵᱟᱝ ᱥᱟᱡᱟᱜᱼᱟ ᱟᱵᱚ ᱛᱟᱞᱟ ᱨᱮ ᱥᱮ ᱥᱚᱢᱟᱡᱽ ᱨᱮ ᱥᱮ ᱜᱷᱟᱨᱚᱸᱡᱽ ᱨᱮᱱ ᱦᱚᱲ ᱠᱚ ᱥᱟᱞᱟᱜ ᱵᱟᱵᱚᱱ ᱟᱸᱡᱚᱢ ᱫᱟᱲᱮᱭᱟᱜᱼᱟ ᱚᱱᱠᱟᱱᱟᱜ ᱨᱚᱲ ᱠᱚ ᱟᱞᱚᱯᱮ ᱵᱮᱵᱚᱦᱟᱨ ᱛᱟᱵᱚᱱᱟ ᱟᱨ ᱱᱮᱦᱚᱨ ᱫᱚ ᱱᱤᱭᱟᱹ ᱜᱮ ᱧᱮᱞ ᱯᱮ ᱛᱮᱦᱮᱧ ᱡᱟᱦᱟᱸᱴᱟᱜ ᱠᱚᱱᱴᱨᱚᱵᱟᱹᱥᱤ ᱨᱟᱠᱟᱵ ᱟᱠᱟᱱᱟ ᱟᱵᱚ ᱥᱟᱱᱛᱟᱞ ᱯᱟᱨᱜᱟᱱᱟ ᱨᱮᱱ ᱵᱤᱥᱮᱥ ᱠᱟᱨ ᱮᱥ ᱯᱤ ᱠᱚᱞᱮᱡᱽ ᱨᱮᱱ ᱡᱩᱣᱟᱹᱱ ᱠᱩᱲᱤ ᱟᱨ ᱠᱚᱲᱟ ᱠᱚ ᱚᱞ ᱪᱤᱠᱤ ᱠᱚ ᱵᱤᱨᱳᱫᱷ ᱠᱮᱫᱟ ᱟᱨ ᱩᱱᱠᱩ ᱫᱚ ᱤᱥᱟᱹᱭ ᱠᱟᱱᱟ ᱠᱚ ᱢᱮᱱᱛᱮ ᱟᱹᱰᱤ ᱟᱭᱢᱟ ᱦᱚᱲ ᱠᱚ ᱨᱚᱲ ᱨᱟᱠᱟᱵ ᱠᱮᱫᱟ ᱤᱥᱟᱹᱭ ᱠᱚᱲᱟ ᱠᱩᱲᱤ ᱠᱟᱱᱟ ᱠᱚ ᱢᱮᱱᱛᱮ ᱚᱱᱠᱟᱱ ᱠᱟᱛᱷᱟ ᱫᱚ ᱵᱟᱝ ᱠᱟᱱᱟ ᱮᱥ ᱯᱤ ᱠᱚᱞᱮᱡᱽ ᱨᱮ ᱠᱷᱟᱹᱞᱤ ᱤᱥᱟᱹᱭ ᱠᱚᱲᱟ ᱟᱨ ᱠᱩᱲᱤ ᱠᱚ ᱯᱟᱲᱦᱟᱜ ᱠᱟᱱᱟ ᱱᱚᱸᱰᱮ ᱫᱚ ᱥᱟᱱᱟᱢ ᱡᱟᱹᱛ ᱨᱮᱱ ᱥᱟᱱᱟᱢ ᱫᱷᱚᱨᱚᱢ ᱨᱮᱱ ᱦᱚᱲ ᱠᱚ ᱚᱞ ᱯᱟᱲᱦᱟᱜ ᱠᱟᱱᱟ ᱢᱮᱱᱠᱷᱟᱱ ᱡᱟᱦᱟᱸᱭ ᱱᱩᱠᱩ ᱠᱚ ᱚᱞ ᱯᱟᱲᱦᱟᱣ ᱥᱮ ᱠᱚ ᱰᱤᱜᱽᱨᱤ ᱫᱷᱟᱨᱤ ᱠᱟᱱᱟ ᱱᱩᱠᱩ ᱡᱟᱦᱟᱸᱱᱟᱜ ᱛᱩᱨᱴᱤ ᱠᱚ ᱵᱩᱡᱷᱟᱹᱣ ᱠᱮᱫᱟ ᱥᱮ ᱠᱟᱹᱢᱤ ᱠᱚ ᱵᱩᱡᱷᱟᱹᱣ ᱠᱮᱫᱟ ᱚᱥᱩᱠᱷ ᱚᱥᱩᱵᱤᱫᱷᱟ ᱠᱚ ᱵᱩᱡᱷᱟᱹᱣ ᱠᱮᱫᱟ ᱠᱟᱹᱢᱤ ᱠᱚ ᱵᱩᱡᱷᱟᱹᱣ ᱠᱮᱫᱟ ᱟᱨ ᱚᱱᱟᱛᱮ ᱚᱞ ᱪᱤᱠᱤ ᱠᱚ ᱵᱤᱨᱳᱫᱷ ᱠᱮᱫᱟ ᱱᱚᱣᱟ ᱫᱚ ᱥᱟᱹᱨᱤ ᱠᱟᱛᱷᱟ ᱠᱟᱱᱟ ᱢᱮᱱᱠᱷᱟᱱ ᱛᱮᱦᱮᱧ ᱩᱱᱠᱩ ᱵᱤᱨᱩᱫᱷ ᱨᱮ ᱟᱹᱰᱤ ᱦᱚᱲ ᱠᱚ ᱛᱤᱸᱜᱩᱭᱮᱱᱟ ᱟᱨ ᱩᱱᱠᱩ ᱵᱤᱨᱳᱫᱷ ᱟᱠᱟᱫ ᱦᱚᱲ ᱠᱚ ᱚᱞ ᱪᱤᱠᱤ ᱥᱟᱯᱳᱨᱴᱟᱨ ᱵᱤᱥᱮᱥ ᱠᱟᱨ ᱫᱚ ᱠᱷᱟᱹᱞᱤ ᱵᱟᱦᱨᱮ ᱨᱮ ᱢᱮᱱᱟᱜ ᱠᱚᱣᱟ ᱛᱤᱱᱟᱹᱜ ᱤᱭᱩᱴᱩᱵᱟᱨ ᱠᱟᱱᱟ ᱠᱚ ᱡᱟᱦᱟᱸᱭ ᱫᱚ ᱠᱚᱱᱴᱨᱳᱵᱷᱟᱨᱥᱤ ᱠᱚ ᱨᱟᱠᱟᱵ ᱠᱮᱫᱟ ᱤᱭᱩᱴᱩᱵᱽ ᱨᱮ ᱱᱩᱠᱩ ᱫᱚ ᱣᱮᱥᱴ ᱵᱮᱝᱜᱚᱞ ᱠᱷᱚᱱ ᱢᱮᱱᱟᱜ ᱠᱚᱣᱟ ᱵᱟᱠᱷᱟᱱ ᱫᱚ ᱳᱰᱤᱥᱟ ᱠᱷᱚᱱ ᱢᱮᱱᱟᱜ ᱠᱚᱣᱟ ᱟᱨ ᱵᱤᱦᱟᱨ ᱠᱷᱚᱱ ᱢᱮᱱᱟᱜ ᱠᱚᱣᱟ ᱵᱤᱥᱮᱥ ᱠᱟᱨ ᱢᱤᱫ ᱵᱟᱨ ᱧᱩᱛᱩᱢ ᱧᱩᱢ ᱫᱚ ᱵᱟᱝ ᱜᱟᱱᱚᱜᱼᱟ ᱵᱟᱹᱧ ᱧᱩᱢᱟ ᱟᱯᱮ ᱯᱮ ᱵᱟᱲᱟᱭ ᱜᱮᱭᱟ ᱫᱤᱱᱟᱹᱢ ᱦᱤᱞᱳᱜ ᱱᱤᱭᱩᱡᱽ ᱯᱮ ᱧᱮᱞᱮᱫᱟ ᱥᱮ ᱵᱷᱤᱰᱤᱭᱳ ᱠᱚᱯᱮ ᱧᱮᱞᱮᱫ ᱠᱟᱱ ᱜᱮᱭᱟ ᱛᱤᱱᱟᱹᱜ ᱠᱚᱱᱴᱨᱳᱵᱷᱟᱨᱥᱤ ᱨᱮ ᱢᱮᱱᱟᱜ ᱠᱚᱣᱟ ᱛᱤᱱᱟᱹᱜ ᱨᱳᱥᱴᱟᱨ ᱠᱚ ᱢᱮᱱᱟᱜ ᱠᱚᱣᱟ ᱛᱤᱱᱟᱹᱜ ᱮᱜᱮᱨ ᱟᱨ ᱨᱳᱦᱮᱫ ᱵᱟᱞᱟ ᱢᱮᱱᱟᱜ ᱠᱚᱣᱟ ᱵᱟᱹᱲᱤᱡ ᱵᱟᱹᱲᱤᱡ ᱠᱚᱢᱮᱱᱴᱥ ᱟᱨ ᱵᱟᱹᱲᱤᱡ ᱵᱟᱹᱲᱤᱡ ᱨᱚᱨᱚᱲ ᱵᱟᱞᱟ ᱢᱮᱱᱟᱜ ᱠᱚᱣᱟ ᱮᱠᱷᱮᱱ ᱵᱟᱦᱨᱮ ᱨᱮᱱ ᱠᱟᱱᱟ ᱠᱚ ᱡᱷᱟᱲᱠᱷᱚᱸᱰ ᱨᱮᱫᱚ ᱠᱚ ᱵᱟᱝ ᱠᱟᱱᱟ ᱚᱱᱟ ᱤᱭᱟᱹᱛᱮ ᱟᱯᱮ ᱡᱷᱟᱲᱠᱷᱚᱸᱰ ᱨᱮᱱ ᱤᱭᱩᱴᱩᱵᱟᱨ ᱴᱷᱮᱱ ᱤᱧᱟᱹᱜ ᱱᱤᱭᱟᱹᱜᱮ ᱱᱮᱦᱚᱨ ᱢᱮᱱᱟᱜᱼᱟ ᱡᱷᱟᱲᱠᱷᱚᱸᱰ ᱨᱮᱱ ᱠᱟᱱᱟ ᱵᱚᱱ ᱵᱤᱥᱮᱥ ᱠᱟᱨ ᱥᱟᱱᱛᱟᱲ ᱯᱟᱨᱜᱟᱱᱟ ᱨᱮᱱ ᱥᱟᱱᱛᱟᱲ ᱤᱭᱩᱴᱩᱵᱟᱨ ᱠᱚ ᱢᱮᱱᱟᱜ ᱵᱚᱱᱟ ᱵᱟᱝ ᱫᱚᱵᱚᱱ ᱤᱥᱟᱹᱭ ᱦᱚᱲ ᱠᱟᱱ ᱵᱟᱝ ᱫᱚᱵᱚᱱ ᱵᱟᱹᱭᱫᱤᱱ ᱦᱚᱲ ᱠᱟᱱ ᱚᱱᱟ ᱫᱚ ᱵᱟᱹᱧ ᱞᱟᱹᱭ ᱫᱟᱲᱮᱭᱟᱜᱼᱟ ᱟᱵᱚ ᱡᱚᱛᱚ ᱦᱚᱲ ᱜᱮ ᱟᱣᱟᱡᱽ ᱩᱴᱷᱟᱹᱣ ᱡᱟᱹᱨᱩᱲ ᱠᱟᱱ ᱛᱟᱵᱚᱱᱟ ᱟᱨ ᱛᱤᱱᱟᱹᱜ ᱥᱮᱨᱮᱧ ᱵᱷᱤᱰᱭᱳ ᱯᱮ ᱵᱮᱱᱟᱣ ᱮᱫ ᱠᱟᱱᱟ ᱮᱞᱵᱟᱢ ᱯᱮ ᱵᱮᱱᱟᱣ ᱮᱫ ᱠᱟᱱᱟ ᱟᱯᱮ ᱠᱨᱤᱭᱮᱴᱟᱨ ᱠᱚ ᱦᱚᱸ ᱥᱮ ᱰᱟᱭᱨᱮᱠᱴᱚᱨ ᱠᱚ ᱥᱮ ᱯᱨᱚᱰᱩᱥᱟᱨ ᱠᱚ ᱢᱮᱱᱟᱜ ᱯᱮᱭᱟ ᱫᱟᱭᱟ ᱠᱟᱛᱮᱫ ᱟᱯᱮ ᱥᱚᱢᱟᱡᱽ ᱨᱮ ᱥᱚᱫᱚᱨᱚᱜ ᱛᱟᱵᱚᱱ ᱯᱮ ᱟᱨ ᱢᱤᱫ ᱫᱷᱟᱣ ᱟᱵᱚᱣᱟᱜ ᱵᱷᱟᱹᱞᱟᱹᱭ ᱥᱟᱱᱛᱟᱲ ᱠᱚᱣᱟᱜ ᱵᱷᱟᱹᱞᱟᱹᱭ ᱞᱟᱹᱜᱤᱫ ᱛᱮ ᱡᱷᱟᱲᱠᱷᱚᱸᱰ ᱨᱮᱱᱟᱜ ᱦᱤᱛ ᱞᱟᱹᱜᱤᱫ ᱛᱮ ᱟᱯᱮ ᱢᱤᱫ ᱫᱚᱢ ᱥᱚᱫᱚᱨᱚᱜ ᱯᱮ ᱟᱨ ᱩᱰᱩᱠᱚᱜ ᱯᱮ ᱫᱤᱞ ᱠᱷᱩᱞᱟᱹᱣ ᱠᱟᱛᱮᱫ ᱟᱨ ᱛᱤᱱᱟᱹᱜ ᱫᱚ ᱛᱮᱦᱮᱧ ᱫᱷᱚᱨᱚᱢ ᱵᱤᱨᱩᱫᱷ ᱨᱮᱠᱚ ᱨᱚᱲᱮᱫ ᱠᱟᱱᱟ ᱩᱱᱠᱩ ᱠᱚᱴᱷᱮᱱ ᱤᱧᱟᱹᱜ ᱱᱤᱭᱟᱹᱜᱮ ᱱᱮᱦᱚᱨ ᱫᱟᱭᱟ ᱠᱟᱛᱮ ᱡᱷᱟᱲᱠᱷᱚᱸᱰ ᱨᱮᱱ ᱛᱤᱱᱟᱹᱜ ᱜᱮ ᱦᱚᱲ ᱢᱮᱱᱟᱜ ᱠᱚᱣᱟ ᱫᱟᱭᱟ ᱠᱟᱛᱮ ᱫᱷᱚᱨᱚᱢ ᱵᱟᱵᱚᱫ ᱛᱮ ᱟᱞᱚ ᱯᱮ ᱨᱚᱲᱟ ᱟᱨ ᱵᱷᱤᱰᱤᱭᱳ ᱠᱚ ᱟᱞᱚ ᱯᱮ ᱵᱮᱱᱟᱣᱟ ᱪᱤᱠᱤ ᱨᱮᱱᱟᱜ ᱞᱟᱹᱲᱦᱟᱹᱭ ᱠᱟᱱᱟ ᱛᱚ ᱪᱤᱠᱤ ᱨᱮᱭᱟᱜ ᱨᱚᱲ ᱯᱮ ᱫᱷᱚᱨᱚᱢ ᱨᱮᱭᱟᱜ ᱫᱚ ᱟᱞᱚ ᱯᱮ ᱨᱚᱲᱟ ᱟᱨ ᱡᱟᱦᱟᱸ ᱛᱤᱱᱟᱹᱜ ᱠᱟᱛᱷᱟ ᱠᱟᱱᱟ ᱱᱚᱣᱟ ᱫᱷᱚᱨᱚᱢ ᱨᱮᱭᱟᱜ ᱥᱟᱣᱟᱞ ᱱᱚᱣᱟ ᱫᱚ ᱥᱟᱱᱟᱢ ᱠᱚᱣᱟᱜ ᱚᱫᱷᱤᱠᱟᱨ ᱠᱟᱱᱟ ᱡᱟᱦᱟᱱᱟᱜ ᱫᱷᱚᱨᱚᱢ ᱜᱮᱵᱚᱱ ᱢᱟᱱᱟᱣ ᱫᱟᱲᱮᱭᱟᱜᱼᱟ ᱟᱯᱮ ᱦᱚᱸᱯᱮ ᱢᱟᱱᱟᱣ ᱫᱟᱲᱮᱭᱟᱜᱼᱟ ᱱᱚᱣᱟ ᱫᱚ ᱟᱯᱱᱟᱨ ᱠᱩᱥᱤ ᱠᱟᱱᱟ ᱡᱚᱵᱚᱨ ᱡᱚᱥᱛᱤ ᱫᱚ ᱵᱟᱝ ᱠᱟᱱᱟ ᱟᱨ ᱛᱤᱱᱟᱹᱜ ᱮᱥᱮ ᱤᱭᱩᱴᱩᱵᱟᱨ ᱠᱟᱱᱟ ᱯᱮ ᱫᱟᱭᱟ ᱠᱟᱛᱮᱫ ᱟᱯᱮ ᱴᱷᱮᱱ ᱱᱤᱭᱟᱹ ᱜᱮ ᱱᱮᱦᱚᱨ ᱵᱚᱞᱮ ᱛᱤᱱᱟᱹᱜ ᱫᱚ ᱥᱟᱨᱱᱟ ᱠᱚ ᱞᱟᱹᱭᱟᱜ ᱠᱟᱱᱟ ᱵᱟᱠᱷᱟᱡ ᱵᱤᱫᱤᱱ ᱠᱚ ᱞᱟᱹᱭᱟᱜ ᱠᱟᱱᱟ ᱵᱟᱠᱷᱟᱡ ᱦᱤᱱᱫᱩ ᱠᱚ ᱞᱟᱹᱭᱟᱜ ᱠᱟᱱᱟ ᱥᱟᱛᱥᱚᱝ ᱠᱚ ᱞᱟᱹᱭᱟᱜ ᱠᱟᱱᱟ ᱫᱟᱭᱟ ᱠᱟᱛᱮᱫ ᱱᱩᱠᱩᱣᱟᱜ ᱠᱟᱹᱨᱫᱷᱟᱹᱱᱤ ᱠᱚ ᱥᱚᱫᱚᱨ ᱛᱟᱠᱚ ᱯᱮ ᱪᱮᱫ ᱞᱮᱠᱟ ᱤᱥᱟᱹᱭ ᱦᱚᱲ ᱠᱚᱣᱟᱜ ᱟᱯᱥᱟᱨᱟᱭ ᱥᱮᱨᱮᱧ ᱠᱮᱫᱟ ᱚᱱᱟ ᱤᱭᱩᱴᱩᱵᱽ ᱚᱱᱟ ᱠᱚ ᱵᱷᱟᱭᱨᱟᱞ ᱠᱮᱫᱟ ᱟᱨ ᱩᱱᱤ ᱠᱚ ᱠᱮᱥ ᱟᱫᱮᱭᱟ ᱮᱯᱷ ᱟᱭ ᱟᱨ ᱠᱮᱫᱟ ᱠᱚ ᱚᱱᱠᱟ ᱜᱮ ᱛᱮᱦᱮᱧ ᱟᱹᱰᱤ ᱩᱛᱟᱹᱨ ᱟᱵᱚ ᱥᱟᱱᱛᱟᱲ ᱵᱚᱭᱦᱟ ᱠᱚ ᱢᱮᱱᱟᱜ ᱠᱚᱣᱟ ᱢᱤᱥᱨᱟ ᱠᱚ ᱢᱮᱱᱟᱜ ᱠᱚᱣᱟ ᱡᱟᱦᱟᱸᱭ ᱫᱚ ᱡᱩᱫᱟᱹ ᱡᱩᱫᱟᱹ ᱫᱷᱚᱨᱚᱢ ᱨᱮᱠᱚ ᱠᱚᱱᱵᱷᱟᱨᱴ ᱟᱠᱟᱱᱟ ᱟᱨ ᱮᱢᱟᱱ ᱮᱢᱟᱱ ᱮᱱᱮᱡ ᱥᱮᱨᱮᱧ ᱟᱨ ᱨᱤᱛᱤ ᱨᱮᱣᱟᱡᱽ ᱠᱟᱹᱢᱤ ᱠᱚ ᱢᱮᱱᱟᱜ ᱛᱟᱠᱚᱣᱟ ᱫᱟᱭᱟ ᱠᱟᱛᱮ ᱟᱯᱮ ᱛᱤᱱᱟᱹᱜ ᱤᱥᱟᱹᱭ ᱤᱭᱩᱴᱩᱵᱟᱨ ᱠᱟᱱᱟ ᱯᱮ ᱟᱯᱮ ᱴᱷᱮᱱ ᱱᱤᱭᱟᱹ ᱜᱮ ᱱᱮᱦᱚᱨ ᱢᱮᱱᱟᱜᱼᱟ ᱟᱯᱮ ᱱᱟᱥᱮᱭᱟᱜ ᱨᱤᱯᱳᱨᱴ ᱛᱟᱵᱚᱱ ᱯᱮ ᱟᱨ ᱟᱯᱮ ᱟᱯᱮ ᱟᱹᱛᱩ ᱨᱮ ᱵᱟᱠᱷᱟᱡ ᱟᱯᱮ ᱮᱨᱤᱭᱟ ᱠᱚᱨᱮ ᱤᱱᱟᱹ ᱥᱩᱨ ᱥᱩᱯᱩᱨ ᱟᱹᱛᱩ ᱠᱚᱨᱮ ᱵᱟᱠᱷᱟᱡ ᱢᱮᱞᱟ ᱠᱚᱨᱮ ᱱᱩᱠᱩ ᱛᱤᱱᱟᱹᱜ ᱤᱥᱟᱹᱭ ᱪᱷᱟᱰᱟ ᱠᱟᱛᱮ ᱛᱤᱱᱟᱹᱜ ᱦᱚᱲ ᱠᱚ ᱮᱴᱟᱜ ᱫᱷᱚᱨᱚᱢ ᱠᱚᱨᱮ ᱠᱚ ᱡᱚᱲᱟᱣ ᱟᱠᱟᱱᱟ ᱡᱟᱦᱟᱸᱭ ᱠᱚ ᱥᱟᱨᱱᱟ ᱠᱟᱱᱟ ᱢᱟᱨᱟᱝ ᱵᱩᱨᱩ ᱠᱟᱱᱟ ᱥᱚᱛᱥᱟᱝ ᱠᱟᱱᱟ ᱥᱮ ᱠᱚ ᱦᱤᱱᱫᱩ ᱠᱟᱱᱟ ᱮᱢᱟᱱ ᱫᱷᱚᱨᱚᱢ ᱨᱮᱱ ᱟᱠᱚ ᱱᱩᱠᱩᱣᱟᱜ ᱚᱠᱟᱴᱟᱜ ᱜᱟᱞᱟᱛ ᱠᱟᱹᱢᱤ ᱠᱟᱱᱟ ᱥᱮ ᱠᱟᱹᱨᱫᱷᱟᱹᱱᱤ ᱠᱟᱱᱟ ᱡᱟᱦᱟᱸ ᱫᱚ ᱥᱟᱱᱛᱟᱲ ᱥᱚᱢᱟᱡᱽ ᱠᱷᱚᱱ ᱵᱷᱮᱜᱟᱨ ᱜᱮᱭᱟ ᱥᱟᱱᱛᱟᱲ ᱥᱚᱢᱟᱡᱽ ᱨᱮᱱᱟᱜ ᱨᱤᱛᱤ ᱨᱮᱣᱟᱡᱽ ᱠᱷᱚᱱ ᱵᱷᱮᱜᱟᱨ ᱜᱮᱭᱟ ᱚᱱᱟ ᱠᱟᱹᱢᱤ ᱠᱚ ᱫᱟᱭᱟ ᱠᱟᱛᱮᱫ ᱟᱯᱮ ᱥᱚᱫᱚᱨ ᱛᱟᱠᱚ ᱯᱮ ᱩᱱᱠᱩ ᱵᱚᱱ ᱵᱷᱟᱭᱨᱟᱞ ᱞᱮᱠᱚ ᱜᱮ ᱟᱨ ᱩᱱᱠᱩᱣᱟᱜ ᱠᱟᱹᱨᱫᱷᱟᱹᱱᱤ ᱥᱚᱢᱟᱡᱽ ᱛᱟᱞᱟ ᱨᱮᱵᱚᱱ ᱟᱹᱜᱩ ᱞᱮᱜᱮ ᱛᱚᱵᱮ ᱠᱚ ᱵᱟᱲᱟᱭ ᱫᱟᱲᱮᱭᱟᱜᱼᱟ ᱪᱮᱫ ᱵᱟᱝ ᱟᱵᱚᱣᱟᱜ ᱥᱟᱱᱛᱟᱲ ᱥᱚᱢᱟᱡᱽ ᱫᱚ ᱛᱤᱱᱟᱹᱜ ᱵᱮᱠᱟᱨ ᱟᱠᱟᱱᱟ ᱢᱮᱱᱛᱮ ᱛᱤᱱᱟᱹᱜ ᱵᱟᱹᱲᱤᱡ ᱟᱠᱟᱱᱟ ᱢᱮᱱᱛᱮ ᱟᱨᱮ ᱤᱥᱟᱹᱭ ᱦᱚᱲ ᱜᱮ ᱚᱱᱠᱟᱱ ᱦᱚᱲ ᱢᱮᱱᱟᱜ ᱠᱚᱣᱟ ᱡᱟᱦᱟᱸ ᱫᱚ ᱟᱵᱚ ᱥᱟᱱᱛᱟᱲ ᱥᱚᱢᱟᱡᱽ ᱠᱚ ᱛᱚᱞ ᱫᱚᱦᱚ ᱟᱠᱟᱫᱟ ᱮᱱᱮᱡ ᱥᱮᱨᱮᱧ ᱞᱮᱠ ᱞᱟᱠᱪᱟᱨ ᱦᱚᱨᱚᱜ ᱵᱟᱸᱫᱮ ᱡᱚᱛᱚ ᱠᱚ ᱡᱚᱜᱟᱣ ᱟᱠᱟᱫᱟ ᱛᱮᱦᱮᱧ ᱚᱞᱚᱜ ᱯᱟᱲᱦᱟᱜ ᱛᱮ ᱯᱩᱛᱷᱤ ᱠᱚ ᱚᱞ ᱠᱟᱛᱮᱫ ᱠᱟᱹᱦᱱᱤ ᱠᱚ ᱚᱞ ᱠᱟᱛᱮᱫ ᱠᱚ ᱛᱚᱞ ᱫᱚᱦᱚ ᱟᱠᱟᱫ ᱛᱚᱞ ᱡᱚᱜᱟᱣ ᱟᱠᱟᱫᱼᱟ ᱚᱱᱟ ᱨᱮᱱᱟᱜ ᱢᱤᱫ ᱢᱟᱨᱟᱝ ᱩᱫᱟᱦᱚᱨᱚᱱ ᱢᱮᱱᱟᱭᱟ ᱯᱤ ᱳ ᱵᱳᱰᱤᱝ ᱱᱩᱭ ᱨᱟᱱ ᱯᱩᱛᱷᱤ ᱚᱞ ᱠᱮᱫᱟ ᱜᱨᱟᱢᱟᱨ ᱚᱞ ᱠᱮᱫᱟ ᱟᱨ ᱟᱭᱢᱟ ᱯᱩᱛᱷᱤ ᱠᱚᱭ ᱚᱞ ᱠᱮᱫᱟ ᱡᱟᱦᱟᱸ ᱛᱮ ᱟᱵᱚᱣᱟᱜ ᱥᱟᱱᱛᱟᱲ ᱥᱚᱢᱟᱡᱽ ᱨᱮᱭᱟᱜ ᱢᱤᱫ ᱵᱟᱨ ᱠᱟᱛᱷᱟ ᱠᱚᱧ ᱛᱚᱞ ᱫᱚᱦᱚ ᱚᱞ ᱛᱚᱞ ᱫᱚᱦᱚ ᱠᱮᱫ ᱛᱮ ᱛᱮᱦᱮᱧ ᱚᱱᱟ ᱡᱚᱜᱟᱣ ᱢᱮᱱᱟᱜ ᱛᱟᱵᱚᱱᱟ ᱟᱨ ᱚᱞ ᱜᱮ ᱢᱟᱨᱟᱝ ᱡᱤᱱᱤᱥ ᱠᱟᱱᱟ ᱚᱞ ᱜᱮ ᱢᱟᱨᱟᱝ ᱯᱨᱚᱢᱟᱱ ᱠᱟᱱᱟ ᱟᱵᱚ ᱵᱚᱱ ᱵᱟᱲᱟᱭᱟ ᱟᱞᱮᱭᱟᱜ ᱫᱚ ᱮᱱᱮᱡ ᱥᱮᱨᱮᱧ ᱟᱨ ᱨᱚᱲ ᱞᱟᱸᱫᱟ ᱨᱮᱜᱮ ᱟᱞᱮᱭᱟᱜ ᱤᱛᱤᱦᱟᱥ ᱢᱮᱱᱟᱜᱼᱟ ᱟᱨ ᱥᱚᱨᱠᱟᱨ ᱴᱷᱮᱱ ᱡᱟᱦᱟᱱᱟᱜ ᱮᱢ ᱫᱟᱹᱵᱤ ᱞᱮᱠᱷᱟᱱ ᱚᱱᱟ ᱫᱚ ᱵᱟᱭ ᱥᱮᱱᱚᱜᱼᱟ ᱟᱵᱚᱣᱟᱜ ᱡᱟᱭᱜᱟ ᱡᱚᱢᱤ ᱦᱟᱥᱟ ᱡᱟᱭᱜᱟ ᱢᱮᱱᱟᱜ ᱛᱟᱵᱚᱱᱟ ᱡᱟᱦᱟᱸ ᱫᱚ ᱤᱝᱨᱮᱡᱽ ᱠᱚ ᱨᱚᱯᱷᱟ ᱦᱚᱴᱚ ᱟᱠᱟᱫ ᱛᱟᱵᱚᱱᱟ ᱮᱥ ᱯᱤ ᱴᱤ ᱮᱠᱴ ᱢᱮᱱᱛᱮ ᱟᱨ ᱡᱟᱦᱟᱸ ᱫᱚ ᱟᱵᱚ ᱴᱷᱮᱱ ᱯᱟᱨᱪᱟ ᱦᱮᱡ ᱟᱠᱟᱱᱟ ᱯᱟᱨᱪᱟ ᱢᱮᱱᱟᱜ ᱛᱟᱵᱚᱱᱟ ᱚᱱᱟ ᱯᱟᱨᱪᱟ ᱱᱤᱭᱟᱹ ᱜᱮ ᱟᱵᱚ ᱵᱚᱱ ᱫᱟᱹᱵᱤ ᱫᱟᱲᱮᱭᱟᱜ ᱠᱟᱱᱟ ᱱᱤᱭᱟᱹ ᱠᱚ ᱦᱟᱥᱟ ᱠᱷᱮᱛ ᱡᱟᱭᱜᱟ ᱜᱚᱰᱟ ᱵᱟᱲᱜᱮ ᱫᱚ ᱤᱧᱟᱹᱜ ᱠᱟᱱᱟ ᱢᱮᱱᱛᱮ ᱟᱢ ᱴᱷᱮᱱ ᱚᱱᱟ ᱯᱟᱨᱪᱟ ᱵᱟᱝ ᱛᱟᱦᱮᱸ ᱞᱮᱱᱠᱷᱟᱱ ᱚᱱᱟ ᱯᱟᱨᱪᱟ ᱨᱮ ᱟᱢᱟᱜ ᱧᱩᱛᱩᱢ ᱵᱟᱝ ᱛᱟᱦᱮᱸ ᱞᱮᱱᱠᱷᱟᱱ ᱚᱱᱟ ᱦᱟᱥᱟ ᱡᱟᱭᱜᱟ ᱨᱮᱱ ᱦᱚᱠᱫᱟᱨ ᱦᱚᱸ ᱵᱟᱢ ᱦᱩᱭ ᱫᱟᱲᱮᱭᱟᱜᱼᱟ ᱚᱱᱠᱟ ᱜᱮ ᱛᱮᱦᱤᱧ ᱡᱟᱦᱟᱸᱴᱟᱜ ᱟᱵᱚ ᱵᱚᱱ ᱫᱟᱹᱵᱤᱭᱮᱫ ᱠᱟᱱᱟ ᱥᱮ ᱡᱟᱦᱟᱸᱴᱟᱜ ᱵᱚᱱ ᱢᱮᱱᱮᱫ ᱠᱟᱱᱟ ᱱᱚᱣᱟ ᱫᱚ ᱟᱞᱮᱭᱟᱜ ᱠᱟᱱᱟ ᱤᱧᱟᱹᱜ ᱠᱟᱱᱟ ᱢᱮᱱᱛᱮ ᱚᱱᱟ ᱨᱮᱱᱟᱜ ᱢᱤᱫᱴᱮᱱ ᱯᱨᱚᱢᱟᱱ ᱦᱩᱭ ᱡᱟᱹᱨᱩᱲ ᱠᱟᱱᱟ ᱥᱟᱱᱛᱟᱲ ᱯᱟᱨᱜᱟᱱᱟ ᱨᱮ ᱥᱟᱱᱛᱟᱲ ᱫᱤᱥᱚᱢ ᱨᱮ ᱡᱟᱦᱟᱸ ᱠᱚᱨᱮ ᱜᱮ ᱥᱟᱱᱛᱟᱲ ᱢᱮᱱᱟᱜ ᱵᱚᱱᱟ ᱟᱵᱚ ᱥᱟᱱᱛᱟᱲ ᱴᱷᱮᱱ ᱚᱱᱠᱟᱱ ᱯᱨᱚᱢᱟᱱ ᱜᱮ ᱵᱟᱹᱱᱩᱜᱼᱟ ᱡᱟᱦᱟᱸᱛᱮ ᱟᱵᱚᱣᱟᱜ ᱱᱟᱜᱟᱢ ᱨᱮᱭᱟᱜ ᱡᱤᱱᱤᱥ ᱠᱚ ᱟᱵᱚ ᱵᱚᱱ ᱫᱟᱹᱵᱤ ᱫᱟᱲᱮᱭᱟᱜᱼᱟ ᱛᱮᱦᱤᱧ ᱪᱟᱹᱭ ᱪᱟᱢᱯᱟ ᱜᱟᱲ ᱠᱚᱭᱰᱟ ᱜᱟᱲ ᱥᱮ ᱥᱟᱥᱟᱝ ᱵᱮᱰᱟ ᱮᱢᱟᱱ ᱵᱚᱱ ᱞᱟᱹᱭᱟ ᱱᱚᱣᱟ ᱫᱚ ᱟᱞᱮᱭᱟᱜ ᱛᱟᱦᱮᱸ ᱠᱟᱱᱟ ᱟᱵᱚᱣᱟᱜ ᱛᱟᱦᱮᱸ ᱠᱟᱱᱟ ᱟᱵᱚᱣᱟᱜ ᱠᱟᱱᱟ ᱢᱮᱱᱠᱷᱟᱱ ᱟᱵᱚ ᱴᱷᱮᱱ ᱚᱞ ᱵᱟᱹᱱᱩᱜ ᱛᱮ ᱟᱵᱚ ᱵᱟᱵᱚᱱ ᱯᱨᱚᱢᱟᱱ ᱫᱟᱲᱮᱭᱟᱜᱼᱟ ᱚᱱᱟ ᱫᱚ ᱚᱠᱟ ᱡᱟᱭᱜᱟ ᱨᱮ ᱢᱮᱱᱟᱜᱼᱟ ᱚᱠᱟ ᱡᱟᱭᱜᱟ ᱨᱮ ᱛᱟᱦᱮᱸ ᱠᱟᱱᱟ ᱟᱨ ᱵᱚᱱ ᱵᱟᱰᱟᱭ ᱨᱮᱦᱚᱸ ᱱᱚᱣᱟ ᱡᱟᱭᱜᱟ ᱨᱮ ᱢᱮᱱᱟᱜᱼᱟ ᱢᱮᱱᱛᱮ ᱟᱵᱚ ᱴᱷᱮᱱ ᱯᱨᱚᱢᱟᱱ ᱵᱟᱹᱱᱩᱜᱼᱟ ᱚᱱᱟ ᱡᱟᱭᱜᱟ ᱵᱟᱵᱚᱱ ᱫᱟᱹᱵᱤ ᱫᱟᱲᱮᱭᱟᱜᱼᱟ ᱚᱱᱟ ᱵᱟᱵᱚᱱ ᱦᱟᱛᱟᱣ ᱫᱟᱲᱮᱭᱟᱜᱼᱟ ᱵᱟᱵᱚᱱ ᱨᱩᱣᱟᱹᱲ ᱫᱟᱲᱮᱭᱟᱜᱼᱟ ᱚᱱᱟ ᱤᱭᱟᱹᱛᱮ ᱚᱞ ᱟᱹᱰᱤ ᱡᱳᱨ ᱜᱮᱭᱟ ᱛᱮᱦᱤᱧ ᱚᱞ ᱪᱤᱠᱤ ᱫᱚ ᱟᱹᱰᱤ ᱱᱟᱣᱟ ᱜᱮᱭᱟ ᱦᱟᱸᱜ ᱚᱱᱟ ᱠᱷᱚᱱ ᱞᱟᱦᱟ ᱠᱷᱚᱱ ᱟᱵᱚ ᱨᱮᱱ ᱦᱚᱲ ᱠᱚ ᱚᱞ ᱯᱟᱲᱦᱟᱣ ᱠᱟᱱᱟ ᱡᱟᱦᱟᱸ ᱫᱚ ᱨᱳᱢᱟᱱ ᱞᱤᱯᱤ ᱛᱮ ᱟᱨ ᱫᱮᱵᱽᱱᱟᱜᱚᱨᱤ ᱛᱮᱠᱚ ᱚᱞ ᱯᱟᱲᱦᱟᱣ ᱠᱟᱛᱮᱫ ᱟᱵᱚᱣᱟᱜ ᱤᱛᱤᱦᱟᱥ ᱟᱵᱚᱣᱟᱜ ᱱᱟᱜᱟᱢ ᱠᱚ ᱚᱞ ᱛᱚᱞ ᱫᱚᱦᱚ ᱟᱠᱟᱫᱟ ᱟᱨ ᱚᱱᱟ ᱯᱟᱸᱡᱟ ᱛᱮ ᱟᱵᱚ ᱛᱮᱦᱤᱧ ᱟᱵᱚᱣᱟᱜ ᱥᱚᱢᱟᱡᱽ ᱵᱚᱱ ᱨᱩᱠᱷᱤᱭᱟᱹ ᱡᱚᱜᱟᱣ ᱟᱠᱟᱫᱟ ᱛᱮᱦᱮᱧ ᱚᱠᱚᱭ ᱴᱷᱮᱱ ᱦᱚᱸ ᱚᱱᱠᱟᱱᱟᱜ ᱫᱟᱹᱵᱤ ᱠᱟᱛᱷᱟ ᱵᱟᱹᱱᱩᱜᱼᱟ ᱡᱮ ᱟᱵᱚ ᱥᱟᱱᱛᱟᱲ ᱥᱚᱢᱟᱡᱽ ᱨᱮ ᱟᱵᱚ ᱵᱚᱱ ᱫᱟᱹᱵᱤ ᱫᱟᱲᱮᱭᱟᱜᱼᱟ ᱵᱚᱞᱮ ᱱᱚᱣᱟ ᱫᱚ ᱟᱞᱮᱭᱟᱜ ᱠᱟᱱᱟ ᱱᱚᱣᱟ ᱫᱚ ᱤᱧᱟᱹᱜ ᱠᱟᱱᱟ ᱢᱮᱱᱛᱮ ᱟᱵᱚ ᱟᱹᱫᱤᱵᱟᱹᱥᱤ ᱟᱹᱫᱤᱵᱟᱹᱥᱤ ᱢᱟᱱᱮ ᱡᱩᱜᱽ ᱠᱷᱚᱱ ᱢᱮᱱᱟᱜ ᱵᱚᱱᱟ ᱟᱵᱚ ᱫᱚ ᱟᱹᱫᱤᱵᱟᱹᱥᱤ ᱯᱨᱚᱛᱷᱚᱢ ᱟᱹᱫᱤᱢ ᱢᱟᱱᱟᱣ ᱨᱮᱱ ᱵᱚᱝᱥᱚ ᱠᱟᱱᱟ ᱵᱚᱱ ᱢᱮᱱᱛᱮ ᱟᱵᱚ ᱵᱚᱱ ᱵᱟᱰᱟᱭᱟ ᱢᱮᱱᱠᱷᱟᱱ ᱟᱵᱚ ᱴᱷᱮᱱ ᱚᱱᱠᱟᱱ ᱯᱨᱚᱢᱟᱱ ᱥᱮ ᱚᱱᱠᱟᱱ ᱫᱟᱹᱵᱤ ᱞᱟᱹᱜᱤᱫ ᱛᱮ ᱪᱮᱫ ᱯᱨᱚᱢᱟᱱ ᱦᱚᱸ ᱵᱟᱹᱱᱩᱜᱼᱟ ᱚᱱᱟ ᱤᱭᱟᱹᱛᱮ ᱛᱤᱦᱤᱧ ᱯᱨᱚᱢᱟᱱ ᱟᱹᱰᱤ ᱡᱩᱲ ᱜᱮᱭᱟ ᱚᱞ ᱛᱚᱞ ᱟᱹᱰᱤ ᱡᱩᱲ ᱜᱮᱭᱟ ᱛᱤᱦᱤᱧ ᱯᱨᱚᱢᱟᱱ ᱞᱤᱠᱷᱤᱛ ᱯᱨᱚᱢᱟᱱ ᱟᱹᱰᱤ ᱡᱟᱹᱨᱩᱲᱟ ᱞᱤᱠᱷᱤᱛ ᱯᱨᱚᱢᱟᱱ ᱟᱵᱚ ᱴᱷᱮᱱ ᱵᱟᱹᱱᱩᱜ ᱛᱮ ᱟᱵᱚ ᱪᱮᱫ ᱦᱚᱸ ᱵᱟᱵᱚᱱ ᱫᱟᱹᱵᱤ ᱫᱟᱲᱮᱭᱟᱜ ᱠᱟᱱᱟ ᱚᱱᱟᱛᱮ ᱵᱚᱭᱦᱟ ᱟᱨ ᱢᱤᱥᱨᱟ ᱠᱚ ᱛᱤᱱᱟᱹᱜ ᱱᱚᱣᱟ ᱤᱭᱩᱴᱩᱵᱽ ᱪᱮᱱᱮᱞ ᱯᱮ ᱧᱮᱞᱮᱫ ᱠᱟᱱ ᱟᱯᱮ ᱴᱷᱮᱱ ᱱᱤᱭᱟᱹ ᱜᱮ ᱱᱮᱦᱚᱨ ᱢᱮᱱᱟᱜᱼᱟ ᱱᱚᱣᱟ ᱟᱹᱰᱤ ᱫᱟᱢᱟᱱᱟᱜ ᱠᱟᱛᱷᱟᱧ ᱞᱟᱹᱭ ᱟᱯᱮ ᱠᱟᱱᱟ ᱱᱚᱣᱟ ᱫᱚ ᱫᱟᱭᱟ ᱠᱟᱛᱮᱫ ᱟᱨᱦᱚᱸ ᱮᱴᱟᱜ ᱵᱚᱭᱦᱟ ᱟᱨ ᱢᱤᱥᱨᱟ ᱠᱚᱴᱷᱮᱱ ᱥᱮᱭᱟᱨ ᱛᱟᱵᱚᱱ ᱯᱮ ᱡᱮᱢᱚᱱ ᱠᱚ ᱵᱟᱰᱟᱭ ᱵᱚᱞᱮ ᱟᱵᱚᱣᱟᱜ ᱚᱞ ᱫᱚ ᱟᱹᱰᱤ ᱡᱟᱹᱨᱩᱲ ᱜᱮᱭᱟ ᱵᱟᱝ ᱫᱚ ᱨᱳᱢᱟᱱ ᱛᱮᱢ ᱚᱞ ᱫᱮᱵᱽᱱᱟᱜᱚᱨᱤ ᱛᱮᱢ ᱚᱞ ᱵᱟᱝ ᱫᱚ ᱚᱞ ᱪᱤᱠᱤ ᱛᱮᱢ ᱚᱞ ᱡᱟᱦᱟᱱᱟᱜ ᱛᱮᱜᱮᱢ ᱚᱞ ᱢᱟᱱᱮ ᱚᱞ ᱟᱹᱰᱤ ᱡᱟᱹᱨᱩᱲ ᱜᱮᱭᱟ ᱚᱞ ᱱᱤᱭᱮ ᱜᱮ ᱫᱟᱢ ᱢᱮᱱᱟᱜᱼᱟ ᱟᱵᱚ ᱴᱷᱮᱱ ᱚᱞ ᱵᱟᱝ ᱛᱟᱦᱮᱱ ᱠᱷᱟᱱ ᱟᱵᱚ ᱫᱚ ᱚᱠᱟ ᱜᱷᱟᱴ ᱨᱮᱱ ᱦᱚᱸ ᱵᱟᱵᱚᱱ ᱦᱩᱭᱩᱜᱼᱟ ᱚᱱᱟ ᱤᱭᱟᱹᱛᱮ ᱛᱮᱦᱤᱧ ᱡᱟᱦᱟᱸᱴᱟᱜ ᱨᱟᱯᱟᱪᱟᱜ ᱪᱟᱞᱟᱜ ᱠᱟᱱᱟ ᱫᱷᱚᱨᱚᱢ ᱵᱟᱵᱚᱫ ᱛᱮ ᱟᱞᱚ ᱵᱚᱱ ᱨᱟᱯᱟᱪᱟᱜᱚᱜ ᱢᱟ ᱟᱨ ᱪᱮᱫ ᱠᱚ ᱵᱟᱵᱚᱛ ᱛᱮ ᱟᱞᱚ ᱵᱚᱱ ᱨᱟᱯᱟ ᱪᱟᱵᱟᱜ ᱢᱟ ᱡᱚᱛᱚ ᱦᱚᱲ ᱫᱩᱲᱩᱵ ᱢᱤᱞᱟᱹᱣ ᱠᱟᱛᱮᱫ ᱵᱚᱱ ᱜᱟᱞᱢᱟᱨᱟᱣ ᱢᱟ ᱟᱨ ᱵᱚᱱ ᱜᱚᱴᱟᱭ ᱢᱟ ᱱᱤᱛ ᱜᱚᱴᱟᱭ ᱢᱟ ᱚᱠᱟᱴᱟᱜ ᱵᱷᱟᱹᱜᱤᱭᱟ ᱥᱮ ᱵᱮᱥ ᱦᱩᱭᱩᱜᱼᱟ ᱚᱱᱟ ᱱᱤᱨᱱᱚᱭ ᱵᱚᱱ ᱦᱟᱛᱟᱣ ᱢᱟ ᱟᱨ ᱟᱵᱚᱣᱟᱜ ᱥᱚᱢᱟᱡᱽ ᱟᱵᱚᱣᱟᱜ ᱥᱚᱢᱟᱡᱽ ᱵᱚᱱ ᱞᱟᱦᱟᱭ ᱢᱟ ᱟᱨ ᱵᱟᱹᱲᱛᱤ ᱪᱮᱫ ᱤᱧ ᱞᱟᱹᱭᱟ ᱵᱤᱥᱮᱥ ᱫᱚ ᱞᱟᱹᱭ ᱨᱮᱭᱟᱜ ᱫᱚ ᱟᱹᱰᱤ ᱩᱛᱟᱹᱨ ᱜᱮ ᱢᱮᱱᱟᱜᱼᱟ ᱢᱮᱱᱠᱷᱟᱱ ᱟᱨᱦᱚᱸ ᱥᱟᱨᱮᱡ ᱠᱟᱛᱷᱟ ᱠᱚ ᱛᱤᱱᱟᱹᱜ ᱫᱚ ᱨᱚᱲ ᱨᱚᱲ ᱛᱮ ᱤᱧᱤᱧ ᱵᱷᱩᱞ ᱟᱠᱟᱫᱟ ᱡᱟᱦᱟᱸᱭ ᱠᱚ ᱫᱩᱠ ᱟᱨ ᱛᱟᱠᱷᱞᱤᱯ ᱯᱮ ᱵᱩᱡᱷᱟᱹᱣ ᱟᱠᱟᱫᱟ ᱫᱟᱭᱟ ᱠᱟᱛᱮ ᱟᱯᱮ ᱠᱚᱢᱮᱱᱴᱥ ᱠᱚᱛᱮ ᱵᱟᱰᱟᱭ ᱚᱪᱚᱭ ᱯᱮ ᱟᱨ ᱡᱟᱦᱟᱸᱴᱟᱜ ᱭᱩᱴᱩᱵᱽ ᱨᱮ ᱟᱹᱜᱩᱭ ᱨᱮᱭᱟᱜ ᱥᱮ ᱞᱟᱹᱭ ᱨᱮᱭᱟᱜ ᱠᱟᱱᱟ ᱚᱱᱟ ᱦᱚᱸ ᱭᱩᱴᱩᱵᱽ ᱠᱚᱢᱮᱱᱴᱥ ᱠᱚᱛᱮ ᱞᱟᱹᱭ ᱯᱮ ᱡᱮᱢᱚᱱ ᱫᱟᱨᱟᱭ ᱠᱟᱱ ᱵᱤᱰᱤᱭᱳ ᱨᱮ ᱚᱱᱟ ᱠᱚᱧ ᱨᱚᱲ ᱨᱟᱠᱟᱵ ᱟᱨᱤᱧ ᱞᱟᱹᱭ ᱫᱟᱲᱮᱭᱟᱜ ᱡᱟᱦᱟᱸ ᱠᱚᱯᱮ ᱫᱩᱠ ᱟᱠᱟᱱ ᱠᱷᱟᱱ ᱫᱟᱭᱟ ᱠᱟᱛᱮ ᱤᱠᱟᱹᱧ ᱠᱷᱚᱡᱚᱜ ᱠᱟᱱᱟ ᱟᱯᱮ ᱠᱚᱢᱮᱱᱴ ᱠᱚᱛᱮ ᱵᱟᱰᱟᱭ ᱚᱪᱚᱧ ᱯᱮ ᱟᱨ ᱢᱟ ᱮᱱᱠᱷᱟᱱ ᱱᱤᱭᱟᱹ ᱵᱤᱰᱤᱭᱳ ᱨᱮᱫᱚ ᱤᱱᱠᱟ ᱜᱮ ᱟᱨ ᱵᱚᱱ ᱧᱟᱯᱟᱢᱟ ᱱᱮᱠᱥᱴ ᱵᱤᱰᱤᱭᱳ ᱨᱮ